ᱵᱟᱹᱨᱭᱟᱹᱲ ᱥᱟᱱᱛᱟᱲᱤ ᱮᱰᱩᱠᱮᱥᱚᱱ ᱨᱮ ᱥᱟᱱᱟᱢ ᱠᱚ ᱥᱟᱹᱜᱩᱱ ᱫᱟᱨᱟᱢ ᱛᱮᱦᱮᱧ ᱵᱚ ᱯᱟᱲᱦᱟᱣ ᱟᱵᱚ ᱟᱹᱭᱟᱹᱛ ᱨᱮ ᱞᱟᱜᱟᱛᱚᱜ ᱨᱮᱭᱟᱜ ᱪᱤᱠᱷᱱᱟᱹ ᱠᱚ ᱥᱟᱵ ᱠᱟᱜ ᱢᱮ ᱦᱩᱭᱩᱜ ᱠᱟᱱᱟ ᱦᱟᱹᱲᱩ ᱠᱩᱠᱞᱤ ᱟᱨ ᱦᱟᱦᱟᱲᱟ ᱪᱤᱠᱷᱱᱟᱹ ᱠᱚ ᱚᱠᱟ ᱠᱚᱨᱮ ᱞᱟᱜᱟᱜᱼᱟ ᱛᱮᱦᱮᱧ ᱚᱱᱟ ᱵᱚᱱ ᱯᱟᱲᱦᱟᱣᱟ ᱯᱩᱭᱞᱩ ᱨᱮᱵᱚᱱ ᱯᱟᱲᱦᱟᱣᱟ ᱢᱟᱱᱮ ᱦᱟᱹᱲᱩ ᱦᱟᱹᱲᱩ ᱪᱤᱠᱷᱱᱟᱹ ᱫᱚ ᱱᱚᱜᱼᱚ ᱱᱚᱝᱠᱟ ᱦᱟᱹᱲᱩ ᱚᱠᱟ ᱠᱚᱨᱮ ᱞᱟᱜᱟᱜᱼᱟ ᱪᱮᱫᱟᱜ ᱞᱟᱜᱟᱜᱼᱟ ᱪᱮᱫ ᱞᱟᱹᱜᱤᱫ ᱞᱟᱜᱟᱜᱼᱟ ᱦᱮᱸ ᱦᱟᱹᱲᱩ ᱠᱚ ᱵᱟᱝ ᱞᱟᱜᱟᱣ ᱞᱮᱱᱠᱷᱟᱱ ᱪᱮᱫ ᱚᱥᱩᱵᱤᱫᱟ ᱦᱩᱭᱩᱜ ᱠᱟᱱᱟ ᱛᱚᱵᱮ ᱧᱮᱞ ᱞᱮᱜᱮ ᱵᱚ ᱦᱟᱹᱲᱩ ᱫᱚ ᱱᱚᱣᱟ ᱵᱚᱱ ᱢᱮᱛᱟᱜ ᱠᱟᱱᱟ ᱡᱟᱦᱟᱸ ᱪᱮ ᱟᱹᱲᱟᱹ ᱠᱚ ᱵᱟᱝᱠᱷᱟᱱ ᱠᱟᱛᱷᱟ ᱠᱚ ᱞᱟᱹᱜᱤᱫ ᱮᱴᱟᱜ ᱠᱚ ᱮᱴᱟᱜ ᱮᱴᱟᱜᱟᱜ ᱠᱚ ᱡᱚᱲᱟ ᱡᱩᱴᱤᱡ ᱞᱮᱱ ᱟᱨ ᱵᱟᱝᱠᱷᱟᱱ ᱚᱱᱟ ᱨᱮᱭᱟᱜ ᱢᱮᱱᱮᱛ ᱠᱚ ᱚᱱᱟ ᱛᱚᱸᱜᱮ ᱨᱮ ᱦᱟᱹᱲᱩᱵ ᱫᱚᱦᱚᱭ ᱨᱮᱭᱟᱜ ᱪᱤᱠᱷᱱᱟᱹ ᱜᱮ ᱛᱟᱦᱚᱞᱮ ᱦᱟᱹᱲᱩᱵ ᱫᱚ ᱚᱠᱟᱨᱮ ᱞᱟᱜᱟᱜ ᱠᱟᱱᱟ ᱱᱟᱜ ᱡᱮ ᱟᱹᱲᱟᱹ ᱠᱚ ᱵᱟᱝᱠᱷᱟᱱ ᱠᱟᱛᱷᱟ ᱠᱚ ᱞᱟᱹᱜᱤᱫ ᱮᱴᱟᱜᱟᱜ ᱠᱚ ᱡᱩᱴᱤᱡ ᱞᱮᱱ ᱟᱨ ᱵᱟᱝᱠᱷᱟᱱ ᱚᱱᱟ ᱨᱮᱭᱟᱜ ᱢᱮᱱᱮᱛ ᱠᱚ ᱚᱱᱟ ᱛᱚᱸᱜᱮ ᱨᱮ ᱦᱟᱹᱲᱩᱵ ᱫᱚᱦᱚᱭ ᱨᱮᱭᱟᱜ ᱪᱤᱠᱱᱟᱹ ᱜᱮ ᱱᱚᱣᱟ ᱦᱟᱹᱲᱩᱵ ᱫᱚᱵᱚ ᱢᱮᱱᱮᱜᱼᱟ ᱛᱚ ᱚᱱᱟ ᱦᱟᱹᱲᱩᱵ ᱚᱠᱟ ᱞᱮᱠᱟᱱ ᱡᱟᱭᱜᱟ ᱨᱮ ᱪᱮᱫ ᱞᱮᱠᱟ ᱞᱟᱜᱟᱜ ᱠᱟᱱᱟ ᱚᱱᱟ ᱵᱚᱱ ᱧᱮᱞ ᱞᱮᱜᱮ ᱡᱮᱞᱮᱠ ᱚᱛ ᱱᱟᱭᱠᱮ ᱚᱛ ᱱᱟᱭᱠᱮ ᱫᱚ ᱚᱛ ᱱᱟᱭᱠᱮ ᱚᱛ ᱱᱟᱭᱠᱮ ᱨᱮᱭᱟᱜ ᱢᱮᱱᱮᱛ ᱫᱚ ᱪᱮᱫ ᱦᱩᱭᱩᱜ ᱠᱟᱱᱟ ᱚᱛ ᱨᱮ ᱜᱤᱛᱤᱡ ᱛᱚ ᱚᱛ ᱨᱮ ᱜᱤᱛᱤᱡ ᱱᱚᱰᱮ ᱦᱩᱭᱱᱟ ᱱᱚᱜᱼᱚᱭ ᱦᱟᱹᱨᱩᱵ ᱦᱟᱹᱨᱩᱵ ᱪᱤᱠᱷᱱᱟᱹ ᱞᱟᱜᱟᱜᱼᱟ ᱱᱚᱣᱟ ᱫᱚ ᱟᱡᱟᱜ ᱢᱮᱱᱮᱛ ᱠᱟᱱᱟ ᱟᱨ ᱢᱤᱫᱴᱟᱝ ᱦᱩᱭᱩᱜ ᱠᱟᱱᱟ ᱱᱟᱣᱟ ᱦᱟᱴᱟᱜ ᱥᱮ ᱢᱟᱨᱮ ᱱᱟᱣᱟ ᱦᱟᱴᱟᱜ ᱥᱮ ᱢᱟᱨᱮ ᱚᱱᱟ ᱨᱮᱭᱟᱜ ᱢᱮᱱᱮᱛ ᱦᱩᱭᱩᱜ ᱠᱟᱱᱟ ᱱᱟᱭᱠᱮ ᱚᱱᱟ ᱨᱮᱭᱟᱜ ᱢᱮᱱᱮᱛ ᱱᱚᱜᱼᱚ ᱱᱚᱝᱠᱟ ᱛᱟᱦᱚᱞᱮ ᱱᱚᱣᱟ ᱟᱵᱚ ᱦᱟᱹᱲᱩᱵ ᱪᱤᱠᱷᱱᱟᱹ ᱫᱚ ᱵᱮᱵᱷᱟᱨᱚᱜ ᱠᱟᱱᱟ ᱛᱟᱯᱚᱨᱮ ᱵᱚ ᱯᱟᱲᱦᱟᱣᱟ ᱠᱩᱠᱞᱤ ᱠᱩᱠᱞᱤ ᱠᱩᱠᱞᱤ ᱨᱮ ᱪᱤᱠᱱᱟᱹ ᱫᱚ ᱱᱚᱜᱼᱚ ᱱᱚᱝᱠᱟ ᱱᱚᱝᱠᱟ ᱠᱟᱛᱮ ᱱᱚᱝᱠᱟ ᱱᱚᱣᱟ ᱫᱚ ᱦᱩᱭᱱᱟ ᱠᱩᱠᱞᱤ ᱪᱤᱱᱦᱟᱹ ᱠᱩᱠᱞᱤ ᱪᱤᱱᱦᱟᱹ ᱫᱚ ᱚᱠᱟ ᱠᱚᱨᱮ ᱞᱟᱜᱟᱜᱼᱟ ᱚᱱᱟ ᱵᱚᱱ ᱧᱮᱞᱟ ᱡᱟᱦᱟᱸ ᱟᱹᱭᱟᱹᱛ ᱨᱮ ᱚᱠᱚᱭ ᱚᱠᱟ ᱪᱮᱫ ᱪᱮᱫᱟᱜ ᱩᱠᱩᱨ ᱟᱨ ᱚᱠᱟᱨᱮ ᱞᱮᱠᱟᱱ ᱠᱩᱠᱞᱤ ᱟᱹᱲᱟᱹ ᱠᱚ ᱡᱟᱦᱟᱸ ᱟᱹᱭᱟᱹᱛ ᱠᱚᱨᱮ ᱛᱟᱦᱮᱱᱟ ᱚᱱᱟ ᱢᱩᱪᱟᱹᱫ ᱨᱮ ᱡᱟᱦᱟᱸ ᱪᱤᱠᱷᱱᱟᱹ ᱞᱟᱜᱟᱜᱼᱟ ᱚᱱᱟᱜᱮ ᱠᱩᱠᱞᱤ ᱪᱤᱠᱷᱱᱟᱹ ᱵᱚ ᱢᱮᱛᱟᱜᱼᱟ ᱛᱟᱦᱚᱞᱮ ᱠᱩᱠᱞᱤ ᱪᱤᱱᱦᱟᱹ ᱚᱠᱟ ᱵᱚᱱ ᱢᱮᱛᱟᱜ ᱠᱟᱱᱟ ᱚᱠᱚᱭ ᱚᱠᱟᱨᱮ ᱪᱮᱫ ᱪᱮᱫᱟᱜ ᱩᱠᱩᱨ ᱩᱠᱩᱨᱤᱡ ᱚᱠᱟᱨᱮ ᱪᱮᱫ ᱞᱮᱠᱟ ᱚᱠᱟ ᱞᱮᱠᱟ ᱚᱱᱮ ᱚᱱᱠᱟᱱ ᱴᱷᱟᱶ ᱠᱚᱨᱮ ᱚᱱᱮ ᱚᱱᱠᱟᱱ ᱟᱹᱲᱟᱹ ᱠᱚ ᱡᱟᱦᱟᱸ ᱟᱹᱭᱟᱹᱛ ᱨᱮ ᱛᱟᱦᱮᱱᱟ ᱚᱱᱟ ᱠᱚᱨᱮ ᱱᱟᱦᱟᱜ ᱟᱵᱚ ᱠᱩᱠᱞᱤ ᱪᱤᱱᱦᱟᱹ ᱞᱟᱜᱟᱜᱼᱟ ᱟᱨ ᱠᱩᱠᱞᱤ ᱪᱤᱱᱦᱟᱹ ᱫᱚ ᱟᱹᱭᱟᱹᱛ ᱢᱩᱪᱟᱹᱫ ᱨᱮ ᱞᱟᱜᱟᱛᱚᱜᱼᱟ ᱡᱮᱢᱚᱱ ᱱᱚᱰᱮ ᱢᱤᱫᱴᱟᱱ ᱠᱟᱛᱷᱟ ᱵᱚᱱ ᱧᱮᱞᱟ ᱚᱠᱚᱭ ᱫᱟᱠᱟᱭ ᱡᱚᱡᱚᱢ ᱠᱟᱱᱟ

ᱛᱟᱦᱚᱞᱮ ᱚᱱᱟ ᱠᱷᱟᱹᱛᱤᱨ ᱚᱸᱰᱮ ᱠᱩᱠᱞᱤ ᱪᱤᱱᱦᱟᱹ ᱞᱟᱜᱟᱭᱮᱱᱟ ᱪᱮᱫ ᱠᱟᱛᱷᱟᱢ ᱞᱟᱹᱭᱮᱫᱟ ᱪᱮᱫ ᱪᱮᱫ ᱠᱟᱛᱷᱟᱢ ᱞᱟᱹᱭᱮᱫᱟ ᱡᱟᱦᱟᱸ ᱠᱟᱛᱷᱟ ᱱᱟᱜ ᱮᱢ ᱨᱚᱲᱮᱫᱼᱟ ᱪᱮᱫ ᱮᱢ ᱞᱟᱹᱭ ᱠᱮᱫᱼᱟ ᱪᱮᱫ ᱠᱟᱛᱷᱟᱢ ᱨᱚᱲᱮᱫᱟ ᱞᱟᱹᱭᱮᱫᱟ ᱚᱸᱰᱮ ᱢᱤᱫᱴᱟᱝ ᱠᱩᱠᱞᱤ ᱪᱤᱱᱦᱟᱹ ᱞᱟᱜᱟᱜᱼᱟ ᱱᱚᱜᱼᱚ ᱱᱚᱝᱠᱟ ᱟᱵᱚ ᱠᱩᱠᱞᱤ ᱨᱮᱱᱟᱜ ᱵᱮᱵᱷᱟᱨ ᱫᱚ ᱱᱤᱛ ᱵᱚᱱ ᱯᱟᱦᱟᱲᱟᱣᱟ ᱦᱟᱦᱟᱲᱟ ᱦᱟᱦᱟᱲᱟ ᱟᱪᱪᱷᱟ ᱦᱟᱦᱟᱲᱟ ᱫᱚ ᱛᱟᱦᱚᱞᱮ ᱚᱠᱟ ᱵᱚᱱ ᱢᱮᱛᱟᱜ ᱠᱟᱱᱟ ᱦᱟᱦᱟᱲᱟ ᱚᱠᱟ ᱠᱚᱨᱮ ᱞᱟᱜᱟᱜᱼᱟ ᱦᱮᱸ ᱚᱱᱟ ᱵᱚᱱ ᱟᱸᱡᱚᱢ ᱥᱟᱸᱜᱮ ᱞᱮᱜᱮ ᱧᱮᱞ ᱛᱟᱵᱚᱱ ᱯᱮ ᱡᱟᱦᱟᱸ ᱟᱹᱭᱟᱹᱛ ᱨᱮ ᱦᱟᱦᱟᱲᱟ ᱠᱟᱛᱷᱟᱭ ᱥᱚᱫᱚᱨᱟ ᱟᱨ ᱢᱩᱪᱟᱹᱫ ᱨᱮ ᱡᱟᱦᱟᱸ ᱪᱤᱠᱷᱱᱟᱹ ᱞᱟᱜᱟᱜᱼᱟ ᱚᱱᱟ ᱜᱮ ᱦᱟᱦᱟᱲᱟ ᱪᱤᱠᱷᱱᱟᱹ ᱫᱚᱵᱚ ᱢᱮᱛᱟᱜᱼᱟ ᱛᱟᱦᱚᱞᱮ ᱦᱟᱦᱟᱲᱟ ᱪᱤᱠᱷᱱᱟᱹ ᱡᱟᱦᱟᱸ ᱦᱟᱦᱟᱲᱟ ᱠᱟᱛᱷᱟᱭ ᱥᱚᱫᱚᱨᱟ ᱟᱥᱪᱚᱨᱡᱚ ᱡᱤᱱᱤᱥ ᱠᱟᱛᱷᱟ ᱡᱟᱦᱟᱸ ᱠᱚ ᱢᱮᱛᱟᱜ ᱠᱟᱱᱟ ᱚᱱᱟ ᱜᱮ ᱱᱟᱦᱟᱜ ᱚᱱᱟ ᱜᱮ ᱱᱟᱦᱟᱜ ᱟᱵᱚ ᱚᱸᱰᱮ ᱡᱟᱭᱜᱟ ᱨᱮᱜᱮ ᱦᱟᱦᱟᱲᱟ ᱫᱚ ᱞᱟᱜᱟᱜᱼᱟ ᱡᱮᱢᱚᱱ ᱢᱤᱫᱴᱤᱡ ᱠᱟᱛᱷᱟ ᱵᱚᱱ ᱢᱮᱱᱟ ᱦᱩᱰᱤᱧ ᱦᱩᱰᱤᱧ ᱜᱤᱫᱽᱨᱟᱹ ᱩᱱᱟᱹᱜ ᱵᱩᱫᱷᱤ ᱛᱟᱭ ᱦᱩᱰᱤᱧ ᱦᱩᱰᱤᱧ ᱜᱤᱫᱽᱨᱟᱹ ᱵᱩᱫᱷᱤ ᱧᱮᱞ ᱛᱟᱭ ᱢᱮ ᱦᱩᱰᱤᱧ ᱦᱩᱰᱤᱧ ᱜᱤᱫᱽᱨᱟᱹ ᱵᱩᱫᱷᱤ ᱧᱮᱞ ᱛᱟᱭ ᱢᱮ ᱥᱟᱱᱛᱟᱲ ᱦᱚᱸ ᱩᱱᱟᱹᱜ ᱢᱟᱨᱟᱝ ᱢᱟᱨᱟᱝ ᱦᱩᱫᱟᱹ ᱨᱮᱠᱚ ᱫᱩᱲᱩᱵ ᱟᱠᱟᱱᱟ ᱟᱨ ᱟᱨ ᱢᱤᱫᱴᱟᱝ ᱥᱟᱱᱛᱟᱲ ᱦᱚᱸ ᱩᱱᱟᱹᱜ ᱢᱟᱨᱟᱝ ᱢᱟᱨᱟᱝ ᱦᱩᱫᱟᱹ ᱨᱮᱠᱚ ᱫᱩᱲᱩᱵ ᱟᱠᱟᱱᱟ ᱱᱚᱜ ᱱᱚᱣᱟ ᱫᱚ ᱢᱤᱫ ᱢᱤᱫᱴᱟᱝ ᱦᱟᱦᱟ ᱠᱟᱛᱷᱟᱭ ᱥᱚᱫᱚᱨ ᱡᱟᱦᱟᱸ ᱪᱮ ᱢᱟᱱᱮ ᱵᱟᱝ ᱦᱩᱭᱩᱜᱟᱜ ᱦᱩᱭᱩᱜᱚᱜ ᱠᱟᱱᱟ ᱚᱱᱟᱜᱮ ᱱᱟᱜ ᱟᱵᱚ ᱦᱟᱦᱟᱲᱟ ᱠᱟᱛᱷᱟ ᱫᱚᱵᱚ ᱢᱮᱱᱟ ᱟᱥᱪᱚᱨᱡᱚ ᱠᱟᱛᱷᱟ ᱡᱟᱦᱟᱸ ᱵᱟᱝ ᱜᱟᱱᱚᱜᱟᱜ ᱡᱤᱱᱤᱥ ᱜᱟᱱ ᱦᱚᱪᱚ ᱵᱟᱝ ᱚᱱ ᱚᱱᱠᱟᱱ ᱡᱟᱭᱜᱟ ᱨᱮ ᱱᱚᱣᱟ ᱟᱵᱚ ᱦᱟᱦᱟᱲᱟ ᱪᱤᱠᱷᱱᱟᱹ ᱨᱮᱭᱟᱜ ᱞᱟᱹᱠᱛᱤ ᱢᱮᱱᱟᱜᱼᱟ ᱛᱚᱵᱮ ᱢᱟ ᱛᱮᱦᱮᱧ ᱫᱚ ᱱᱚᱰᱮ ᱜᱮᱵᱚ ᱢᱩᱪᱟᱹᱫ